ᱡᱚᱦᱟᱨ ᱜᱮ ᱥᱟᱱᱟᱢ ᱠᱚ ᱛᱚ ᱛᱮᱦᱮᱧ ᱱᱚᱝᱠᱟᱱ ᱢᱩᱦᱤᱢ ᱫᱤᱱ ᱨᱮ ᱢᱤᱫᱴᱟᱝ ᱠᱟᱛᱷᱟᱧ ᱥᱚᱫᱚᱨᱚᱜ ᱠᱟᱱᱟ ᱪᱮᱫᱟᱜ ᱥᱮ ᱟᱞᱮ ᱟᱛᱳ ᱨᱮᱱᱟᱜ ᱠᱟᱛᱷᱟ ᱠᱟᱱ ᱜᱮᱭᱟ ᱟᱫᱚ ᱟᱞᱮ ᱟᱛᱳ ᱨᱮᱫᱚ ᱦᱟᱸᱜ ᱟᱞᱮ ᱫᱚ ᱛᱤᱨᱤᱥᱮ ᱡᱩᱱ ᱫᱚ ᱞᱟᱦᱟ ᱠᱷᱚᱱᱟᱜ ᱜᱮ ᱵᱟᱞᱮ ᱢᱟᱱᱟᱣ ᱵᱟᱛᱟᱣ ᱟᱹᱜᱩ ᱠᱟᱫᱟ ᱵᱟᱞᱮ ᱠᱟᱹᱢᱤ ᱦᱚᱨᱟ ᱵᱟᱞᱮ ᱥᱟᱵ ᱵᱟᱲᱟ ᱠᱟᱫᱟ ᱛᱚ ᱟᱞᱮ ᱟᱛᱳ ᱨᱮ ᱱᱚᱝᱠᱟ ᱢᱤᱫᱴᱟᱝ ᱟᱨᱫᱟᱥ ᱫᱚᱦᱚ ᱦᱩᱭ ᱞᱮᱱᱟ ᱡᱟᱛᱮ ᱟᱵᱚ ᱦᱚᱸ ᱥᱮ ᱟᱞᱮ ᱦᱚᱸ ᱛᱤᱨᱤᱥᱮ ᱡᱩᱱ ᱦᱩᱞ ᱢᱟᱦᱟ ᱦᱩᱞᱜᱟᱹᱨᱭᱟᱹ ᱢᱟᱦᱟ ᱦᱩᱞᱜᱟᱹᱨᱭᱟᱹ ᱫᱤᱱ ᱦᱩᱞ ᱢᱟᱦᱟ ᱞᱮ ᱦᱩᱞ ᱢᱟᱦᱟ ᱵᱚᱱ ᱯᱟᱞᱚᱱ ᱢᱟ ᱛᱚ ᱱᱚᱝᱠᱟᱭᱮᱱᱟ ᱟᱞᱮ ᱟᱛᱳ ᱨᱮᱫᱚ ᱦᱩᱞ ᱢᱟᱦᱟ ᱢᱟᱱᱟᱣ ᱵᱟᱛᱟᱣ ᱫᱚ ᱟᱹᱰᱤ ᱥᱟᱺᱜᱤᱧ ᱨᱮᱱᱟᱜ ᱠᱟᱛᱷᱟ ᱠᱟᱱᱟ ᱢᱤᱫᱴᱟᱝ ᱦᱚᱲ ᱦᱚᱸ ᱵᱟᱠᱚ ᱥᱩᱨ ᱫᱟᱲᱮᱭᱟᱜᱼᱟ ᱵᱟᱠᱚ ᱥᱩᱨᱩᱜᱼᱟ ᱟᱨ ᱥᱩᱨ ᱦᱚᱸ ᱵᱟᱝ ᱜᱟᱱᱚᱜ ᱠᱟᱱᱟ ᱟᱨ ᱱᱚᱣᱟ ᱠᱚᱨᱮᱱᱟᱜ ᱵᱮᱯᱟᱨ ᱛᱮ ᱟᱹᱰᱤ ᱫᱩᱠ ᱥᱟᱞᱟᱜ ᱟᱹᱭᱠᱟᱹᱣ ᱮᱱᱟ ᱫᱩᱠ ᱥᱟᱞᱟᱜ ᱟᱨ ᱱᱚᱣᱟ ᱡᱤᱱᱤᱥ ᱱᱚᱣᱟ ᱵᱷᱤᱰᱤᱭᱳ ᱟᱯᱮ ᱴᱷᱮᱱ ᱥᱚᱫᱚᱨ ᱦᱩᱭᱩᱜ ᱠᱟᱱᱟ ᱢᱟᱱᱮ ᱥᱟᱱᱛᱟᱲ ᱥᱟᱶᱛᱟ ᱨᱮᱱ ᱢᱤᱫᱴᱟᱝ ᱟᱹᱜᱩᱣᱟᱹᱱ ᱦᱩᱭ ᱠᱟᱛᱮ ᱟᱯᱱᱟᱨᱟᱜ ᱢᱚᱱᱮ ᱨᱮᱦᱚᱸ ᱱᱚᱝᱠᱟ ᱛᱟᱦᱮᱸ ᱠᱟᱱ ᱜᱮᱭᱟ ᱡᱟᱛᱮ ᱡᱚᱛᱚᱢ ᱦᱚᱲ ᱥᱟᱶᱨᱮ ᱛᱟᱦᱮᱸ ᱠᱟᱛᱮ ᱡᱩᱢᱤᱫ ᱠᱟᱛᱮ ᱟᱯᱱᱟᱨᱟᱜ ᱡᱟᱦᱟᱸ ᱦᱚᱠ ᱟᱹᱭᱫᱟᱹᱨ ᱨᱮᱱᱟᱜ ᱥᱮ ᱡᱟᱦᱟᱱᱟᱜ ᱠᱟᱹᱢᱤ ᱦᱚᱨᱟ ᱥᱮ ᱡᱟᱦᱟᱱᱟᱜ ᱫᱟᱭᱵᱷᱟᱨ ᱛᱟᱦᱮᱱᱟ ᱚᱱᱟ ᱠᱚᱫᱚ ᱵᱚᱱ ᱥᱟᱱᱟᱢ ᱠᱚᱛᱮ ᱵᱚᱱ ᱧᱮᱞ ᱥᱟᱢᱴᱟᱣ ᱤᱫᱤᱭᱟ ᱮᱱᱠᱷᱟᱱ ᱟᱯᱱᱟᱨᱟᱜ ᱱᱚᱣᱟ ᱟᱹᱛᱩ ᱨᱮᱫᱚ ᱱᱚᱝᱠᱟ ᱵᱟᱝ ᱜᱟᱱ ᱞᱮᱱᱟ ᱟᱞᱮ ᱟᱹᱛᱩ ᱨᱮᱫᱚ ᱱᱚᱝᱠᱟᱱ ᱦᱚᱲ ᱱᱚᱝᱠᱟᱱ ᱟᱞᱮ ᱠᱤᱪᱷᱩ ᱢᱚᱬᱮ ᱦᱚᱲ ᱥᱮ ᱟᱞᱮ ᱟᱹᱛᱩ ᱨᱮᱱ ᱡᱟᱦᱟᱸ ᱠᱚ ᱠᱷᱮᱨᱣᱟᱞ ᱠᱚ ᱢᱮᱱᱟᱜ ᱠᱚᱣᱟ ᱩᱱᱠᱩ ᱫᱚ ᱡᱩᱢᱤᱫ ᱫᱚ ᱢᱟᱱᱮ ᱟᱞᱮᱭᱟᱜ ᱡᱩᱢᱤᱫ ᱫᱚ ᱵᱟᱹᱱᱩᱜᱼᱟ ᱟᱨᱠᱤ ᱟᱫᱚ ᱚᱱᱟᱛᱮ ᱛᱤᱨᱤᱥᱮ ᱡᱩᱱ ᱫᱚ ᱟᱹᱰᱤ ᱫᱩᱠ ᱥᱟᱞᱟᱜ ᱜᱮ ᱵᱟᱝ ᱠᱟᱹᱢᱤ ᱦᱚᱨᱟ ᱨᱮᱱᱟᱜ ᱠᱩᱨᱩᱢᱩᱴᱩ ᱫᱚ ᱵᱟᱝ ᱜᱟᱱ ᱞᱮᱱᱟ ᱟᱫᱚ ᱪᱮᱫ ᱞᱮᱠᱟᱛᱮ ᱡᱩᱢᱤᱫ ᱛᱟᱦᱮᱸ ᱜᱟᱱᱚᱜᱼᱟ ᱪᱮᱫ ᱞᱮᱠᱟ ᱠᱟᱛᱮ ᱠᱟᱹᱢᱤ ᱦᱚᱨᱟ ᱥᱟᱵ ᱜᱟᱱᱚᱜᱼᱟ ᱟᱞᱮ ᱟᱛᱳ ᱨᱮᱱ ᱦᱚᱲ ᱦᱚᱸ ᱱᱮᱦᱚᱨ ᱛᱟᱦᱮᱸᱭᱮᱱᱟ ᱟᱨ ᱡᱟᱛᱮ ᱥᱟᱶ ᱛᱮᱞᱮ ᱠᱟᱹᱢᱤ ᱫᱟᱲᱮᱭᱟᱜ ᱞᱟᱦᱟ ᱫᱟᱲᱮᱭᱟᱜ ᱛᱚ ᱟᱯᱮ ᱟᱛᱳ ᱨᱮ ᱪᱮᱫ ᱞᱮᱠᱟ ᱠᱚ ᱢᱟᱱᱟᱣ ᱵᱟᱛᱟᱣ ᱮᱫᱟ ᱚᱱᱟ ᱫᱚ ᱟᱯᱮ ᱞᱟᱹᱭ ᱥᱚᱫᱚᱨ ᱛᱟᱵᱚᱱ ᱯᱮ ᱟᱞᱮ ᱜᱮ ᱚᱱᱟ ᱥᱮᱫ ᱛᱮᱫᱚ ᱞᱮ ᱠᱚᱢ ᱮᱱᱟ ᱟᱹᱰᱤ ᱞᱮ ᱠᱚᱢ ᱮᱱᱟ ᱟᱨ ᱛᱤᱨᱤᱥᱮ ᱡᱩᱱ ᱢᱤᱫᱴᱟᱝ ᱩᱱ ᱢᱟᱨᱟᱝ ᱫᱤᱱ ᱡᱮ ᱟᱞᱮ ᱟᱹᱛᱩ ᱨᱮ ᱱᱚᱝᱠᱟ ᱵᱟᱝ ᱢᱟᱱᱟᱣ ᱵᱟᱛᱟᱣ ᱦᱩᱭᱩᱜ ᱠᱟᱱᱟ ᱚᱱᱟ ᱫᱚ ᱟᱹᱰᱤ ᱫᱩᱠ ᱨᱮᱱᱟᱜ ᱠᱟᱛᱷᱟ ᱠᱟᱱᱟ ᱟᱯᱮ ᱦᱚᱸ ᱦᱚᱭᱛᱳ ᱯᱮ ᱵᱩᱡᱷᱟᱹᱣ ᱫᱟᱲᱮᱭᱟᱜ ᱠᱟᱱ ᱜᱮᱭᱟ ᱟᱨ ᱡᱟᱦᱟᱸᱭ ᱠᱚᱯᱮ ᱯᱟᱞᱚᱱ ᱮᱫᱟ ᱡᱟᱦᱟᱸᱭ ᱠᱚᱯᱮ ᱢᱟᱱᱟᱣ ᱵᱟᱛᱟᱣ ᱮᱫᱟ ᱩᱱᱠᱩ ᱫᱚ ᱟᱹᱰᱤ ᱥᱟᱨᱦᱟᱣ ᱟᱨ ᱤᱧᱤᱧ ᱞᱟᱹᱭᱟ ᱡᱷᱚᱛᱚᱢ ᱦᱚᱲ ᱡᱩᱢᱤᱫᱚᱜ ᱛᱟᱵᱚᱱ ᱯᱮ ᱡᱷᱚᱛᱚᱢ ᱦᱚᱲ ᱱᱚᱝᱠᱟ ᱜᱮ ᱢᱟᱨᱟᱝ ᱴᱷᱟᱶ ᱨᱮ ᱵᱟᱝ ᱠᱟᱛᱮ ᱨᱮᱦᱚᱸ ᱟᱯᱱᱟᱨᱟᱜ ᱟᱹᱛᱩ ᱨᱮ ᱮᱴᱞᱤᱥᱴ ᱡᱩᱢᱤᱫ ᱵᱚᱱ ᱫᱚᱦᱚᱭ ᱢᱟ ᱱᱟᱥᱮᱱᱟᱜ ᱠᱟᱹᱢᱤ ᱦᱚᱨᱟ ᱵᱚᱱ ᱥᱟᱯᱲᱟᱣ ᱢᱟ ᱱᱟᱥᱮᱱᱟᱜ ᱠᱟᱹᱢᱤ ᱦᱚᱨᱟ ᱵᱚᱱ ᱥᱟᱵ ᱢᱟ ᱡᱟᱛᱮ ᱥᱩᱨ ᱥᱩᱯᱩᱨ ᱨᱮᱱ ᱡᱟᱦᱟᱸ ᱪᱷᱟᱹᱛᱤᱠ ᱦᱚᱲ ᱠᱚ ᱠᱟᱱᱟ ᱠᱚ ᱩᱱᱠᱩ ᱱᱟᱥᱮᱱᱟᱜ ᱠᱚ ᱵᱩᱡᱽ ᱫᱟᱲᱮᱜ ᱢᱟ ᱡᱮ ᱥᱟᱱᱛᱟᱲᱟᱜ ᱢᱚᱫᱽᱫᱷᱮ ᱨᱮᱦᱚᱸ ᱡᱩᱢᱤᱫ ᱫᱚ ᱢᱮᱱᱟᱜ ᱜᱮᱭᱟ ᱟᱨ ᱩᱱᱠᱩ ᱪᱮᱛᱟᱱ ᱨᱮ ᱦᱚᱴᱟᱛ ᱥᱮ ᱟᱪᱠᱟ ᱜᱮ ᱦᱟᱱᱟ ᱱᱚᱣᱟ ᱠᱟᱹᱢᱤ ᱵᱟᱝ ᱜᱟᱱᱚᱜᱼᱟ ᱢᱮᱱᱛᱮ ᱛᱚ ᱚᱱᱟ ᱠᱚ ᱥᱚᱫᱚᱨ ᱞᱟᱹᱜᱤᱫ ᱟᱹᱛᱩ ᱨᱮᱫᱚ ᱠᱚᱨᱟᱣ ᱞᱮᱠᱷᱟᱱ ᱫᱚ ᱠᱷᱩᱵ ᱵᱷᱟᱹᱜᱤᱭᱟ ᱟᱵᱚ ᱫᱚ ᱢᱮᱠᱥᱤᱢᱟᱢ ᱱᱚᱣᱟ ᱡᱟᱭᱜᱟ ᱠᱚᱨᱮ ᱵᱚᱱ ᱥᱩᱯᱩᱨ ᱥᱩᱨ ᱥᱩᱯᱩᱨᱚᱜ ᱠᱟᱱᱟ ᱡᱟᱦᱟᱸ ᱫᱚ ᱟᱵᱚᱱᱟᱜ ᱢᱮᱞᱟ ᱠᱚᱨᱮ ᱟᱵᱚᱱᱟᱜ ᱵᱚᱸᱜᱟ ᱵᱳᱨᱳ ᱠᱚᱨᱮ ᱚᱱᱮ ᱚᱱᱟ ᱠᱚᱨᱮ ᱜᱮᱵᱚᱱ ᱡᱩᱢᱤᱫᱚᱜ ᱠᱟᱱᱟ ᱢᱟᱱᱮ ᱥᱩᱨᱩᱜ ᱠᱟᱱᱟ ᱵᱚᱱ ᱚᱱᱟ ᱡᱩᱢᱤᱫ ᱟᱨ ᱦᱩᱞᱜᱟᱹᱨᱤᱭᱟᱹ ᱡᱩᱢᱤᱫ ᱚᱱᱟ ᱢᱟ ᱟᱞᱟᱫᱟ ᱠᱟᱛᱷᱟ ᱠᱟᱱᱟ ᱥᱮ ᱚᱱᱟ ᱫᱚ ᱨᱟᱹᱥᱠᱟᱹ ᱞᱟᱹᱜᱤᱫ ᱠᱚ ᱥᱮᱴᱮᱨᱚᱜ ᱠᱟᱱᱟ ᱟᱨ ᱟᱠᱚᱣᱟᱜ ᱢᱚᱱᱮ ᱨᱮᱱᱟᱜ ᱠᱷᱚᱡᱽ ᱯᱩᱨᱚᱱ ᱞᱟᱹᱜᱤᱫ ᱠᱚ ᱥᱮᱴᱮᱨᱚᱜ ᱠᱟᱱᱟ ᱵᱚᱸᱜᱟ ᱵᱩᱨᱩ ᱠᱚᱨᱮ ᱮᱱᱛᱮ ᱱᱚᱣᱟ ᱡᱩᱢᱤᱫ ᱟᱨ ᱚᱱᱟ ᱡᱩᱢᱤᱫ ᱫᱚ ᱟᱞᱟᱫᱟ ᱠᱟᱱᱟ ᱛᱚ ᱡᱩᱢᱤᱫ ᱵᱚᱱ ᱞᱟᱦᱟ ᱤᱫᱤ ᱢᱟ ᱱᱚᱝᱠᱟᱱᱟᱜ ᱦᱩᱞᱥᱟᱹᱭ ᱡᱩᱢᱤᱫ ᱥᱮ ᱱᱚᱝᱠᱟ ᱨᱟᱸᱜᱟᱣᱱᱟ ᱡᱩᱢᱤᱫ ᱥᱮ ᱡᱚᱢᱮᱞᱟᱭ ᱥᱮ ᱱᱚᱝᱠᱟᱱ ᱥᱟᱱᱟᱢ ᱠᱟᱹᱢᱤ ᱨᱮᱜᱮ ᱡᱟᱛᱮ ᱡᱚᱯᱲᱟᱣ ᱵᱚᱱ ᱛᱟᱦᱮᱸ ᱫᱟᱲᱮᱭᱟᱜ ᱢᱟ ᱥᱮ ᱢᱤᱫ ᱥᱟᱶ ᱛᱮᱵᱚᱱ ᱛᱟᱦᱮᱸ ᱫᱟᱲᱮᱭᱟᱜ ᱢᱟ ᱚᱱᱟ ᱠᱚ ᱥᱟᱱᱟᱢ ᱠᱚᱜᱮ ᱠᱩᱨᱩᱢᱩᱴᱩᱭ ᱛᱟᱵᱚᱱ ᱯᱮ ᱟᱞᱮ ᱟᱹᱛᱩ ᱨᱮᱦᱚᱸ ᱱᱟᱦᱚᱭ ᱱᱚᱣᱟ ᱡᱤᱱᱤᱥ ᱫᱚ ᱟᱹᱰᱤᱴᱟᱜ ᱠᱚᱢ ᱜᱮᱭᱟ ᱛᱚ ᱟᱥᱚᱜ ᱟᱹᱧ ᱟᱞᱮ ᱟᱹᱛᱩ ᱨᱮᱱ ᱦᱚᱲ ᱠᱚᱦᱚᱸ ᱱᱚᱣᱟ ᱡᱤᱱᱤᱥ ᱠᱚ ᱵᱩᱡᱷᱟᱹᱣ ᱫᱟᱲᱮᱭᱟᱜ ᱵᱟᱰᱟᱭ ᱫᱟᱲᱮᱭᱟᱜ ᱠᱚ ᱞᱟᱦᱟ ᱤᱫᱤ ᱫᱟᱲᱮᱭᱟᱜ ᱟᱠᱚ ᱟᱨ ᱥᱟᱶᱛᱮ ᱟᱯᱱᱟᱨ ᱢᱟ ᱢᱮᱱᱟᱜ ᱢᱮᱜᱮᱭᱟ ᱛᱚ ᱚᱱᱟ ᱥᱟᱶ ᱥᱟᱶᱛᱮ ᱟᱯᱮ ᱦᱚᱸ ᱛᱤᱨᱤᱥᱮ ᱡᱩᱱ ᱢᱟᱱᱟᱣ ᱵᱟᱛᱟᱣ ᱛᱟᱵᱚᱱ ᱯᱮ ᱟᱨ ᱟᱯᱱᱟᱨ ᱢᱟ ᱱᱚᱝᱠᱟ ᱦᱟᱸᱜ ᱢᱚᱱᱮ ᱦᱩᱭ ᱠᱟᱱᱟ ᱡᱟᱦᱟᱸ ᱫᱚ ᱢᱟᱨᱟᱝ ᱠᱷᱮᱨᱣᱟᱞ ᱦᱚᱲ ᱠᱚ ᱡᱟᱦᱟᱸ ᱠᱚᱠᱚ ᱛᱮᱭᱟᱨ ᱥᱟᱹᱛ ᱠᱟᱫᱟ ᱩᱱᱠᱩ ᱥᱟᱞᱟᱜ ᱡᱚᱯᱲᱟᱣ ᱨᱮ ᱛᱟᱦᱮᱱ ᱦᱩᱭᱩᱜ ᱠᱟᱱᱟ ᱵᱟᱠᱤ ᱟᱯᱮ ᱦᱚᱸ ᱠᱚᱨᱟᱣ ᱛᱟᱵᱚᱱ ᱯᱮ ᱢᱟ ᱛᱚᱵᱮ ᱦᱩᱞᱥᱟᱹᱭ ᱡᱚᱦᱟᱨ ᱥᱟᱶᱛᱮ ᱟᱯᱮ ᱦᱚᱸ ᱱᱚᱣᱟ ᱛᱤᱨᱤᱥᱮ ᱡᱩᱱ ᱢᱟᱱᱟᱣ ᱵᱟᱛᱟᱣ ᱛᱟᱵᱚᱱ ᱯᱮ ᱢᱟ ᱛᱚᱵᱮ ᱡᱚᱦᱟᱨ ᱜᱮ